ᱟᱪᱪᱷᱟ ᱤᱧᱟᱹᱜ ᱢᱚᱱ ᱨᱮ ᱢᱤᱫᱴᱮᱱ ᱦᱩᱫᱤᱥ ᱦᱮᱡ ᱮᱱᱟ ᱡᱚᱠᱷᱚᱱ ᱫᱨᱳᱯᱚᱫᱤ ᱢᱩᱨᱢᱩ ᱫᱚ ᱵᱷᱟᱨᱚᱛ ᱫᱤᱥᱚᱢ ᱨᱮᱱ ᱨᱟᱥᱴᱨᱚᱯᱚᱛᱤ ᱵᱮᱱᱟᱜᱼᱟ ᱩᱱ ᱦᱤᱞᱳᱜ ᱫᱚ ᱵᱚᱞᱮ ᱟᱞᱮ ᱫᱚ ᱟᱞᱮ ᱟᱹᱛᱩ ᱠᱷᱚᱱᱟᱜ ᱢᱤᱫᱴᱮᱱ ᱡᱟᱭᱜᱟ ᱟᱢᱜᱩᱲᱤ ᱠᱚ ᱢᱮᱛᱟᱜᱼᱟ ᱚᱸᱰᱮ ᱵᱚᱞᱮ ᱨᱟᱹᱥᱠᱟᱹ ᱛᱮᱞᱮ ᱮᱱᱮᱡ ᱪᱟᱞᱟᱜᱼᱟ ᱟᱨ ᱞᱮ ᱮᱱᱮᱡ ᱦᱤᱡᱩᱜᱼᱟ ᱟᱫᱚᱧ ᱵᱩᱡᱷᱟᱹᱣ ᱚᱪᱚᱭᱮᱫ ᱵᱚᱱᱟ ᱦᱟᱸᱜ ᱟᱫᱚ ᱧᱮᱞ ᱛᱟᱵᱚᱱ ᱯᱮ ᱟᱫᱚ ᱛᱮᱦᱮᱧ ᱫᱚ ᱮᱠᱤᱥ ᱛᱟᱹᱨᱤᱠᱷ ᱨᱟᱥᱴᱨᱚᱯᱚᱛᱤ ᱪᱩᱱᱟᱹᱣ ᱨᱮᱡᱟᱞᱴ ᱨᱮᱭᱟᱜ ᱫᱤᱱ ᱠᱟᱱᱟ ᱟᱫᱚ ᱤᱧ ᱫᱚ ᱯᱮ ᱴᱚᱞᱟ ᱨᱮᱱ ᱦᱚᱲ ᱠᱚ ᱥᱚᱸᱜᱮ ᱠᱟᱛᱮ ᱟᱨ ᱮᱱᱮᱡ ᱠᱩᱲᱤᱭᱟᱱ ᱛᱮ ᱛᱤᱦᱤᱧ ᱫᱚ ᱨᱟᱹᱥᱠᱟᱹ ᱛᱮ ᱮᱱᱮᱡ ᱞᱮ ᱩᱰᱩᱠ ᱮᱱᱟ᱾ ᱟᱫᱚ ᱞᱟᱦᱟ ᱥᱮᱡ ᱧᱮᱞ ᱤᱫᱤᱭ ᱛᱟᱵᱚᱱ ᱯᱮ ᱜᱩᱵᱩᱰ ᱜᱩᱵᱩᱰ ᱠᱩᱲᱤᱭᱟᱱ ᱛᱮᱠᱚ ᱩᱰᱩᱠ ᱮᱱᱟ ᱟᱞᱮᱭᱟᱜ ᱠᱩᱞᱦᱤ ᱨᱮ ᱮᱱᱮᱡᱚᱜ ᱞᱟᱹᱜᱤᱫ᱾ ᱟᱨ ᱱᱚᱜᱼᱚᱭ ᱡᱮ ᱱᱚᱣᱟ ᱵᱮᱱᱟᱨ ᱯᱮ ᱧᱮᱞ ᱧᱟᱢᱮᱫ ᱵᱟᱝ ᱞᱟᱛᱟᱨ ᱧᱚᱜ ᱨᱮ ᱤᱧᱟᱜ ᱭᱩᱴᱩᱵᱽ ᱪᱮᱱᱮᱞ ᱨᱮᱭᱟᱜ ᱞᱚᱜᱚᱧ ᱞᱟᱜᱟᱣ ᱫᱟᱜ ᱛᱟᱦᱮᱱᱟ ᱦᱮᱸ ᱟᱨ ᱤᱧᱟᱜ ᱤᱧᱨᱮᱱ ᱜᱟᱛᱮ ᱠᱚ ᱣᱟᱴᱥᱟᱯ ᱨᱮ ᱫᱚᱥ ᱡᱚᱱ ᱜᱟᱱᱤᱧ ᱠᱩᱞᱟᱜ ᱠᱚ ᱛᱟᱦᱮᱱᱟ ᱢᱮᱱᱠᱷᱟᱱ ᱤᱧᱨᱮᱱ ᱜᱟᱛᱮ ᱵᱟᱫ ᱨᱮᱦᱚᱸ ᱟᱭᱢᱟ ᱦᱚᱲ ᱜᱮ ᱯᱷᱮᱥᱵᱩᱠ ᱨᱮ ᱥᱴᱳᱨᱤ ᱠᱚᱨᱮ ᱠᱚ ᱞᱟᱜᱟᱣ ᱵᱟᱲᱟᱣ ᱠᱟᱜᱼᱟ ᱚᱱᱟ ᱠᱷᱟᱹᱛᱤᱨ ᱟᱭᱢᱟ ᱥᱟᱨᱦᱟᱣ ᱟᱨ ᱡᱟᱣ ᱞᱮᱠᱟ ᱜᱮ ᱛᱤᱦᱤᱧ ᱫᱚ ᱥᱴᱮᱱ ᱥᱤᱞᱟ ᱦᱚᱸ ᱫᱨᱚᱯᱚᱫᱤ ᱨᱟᱥᱴᱨᱚᱯᱚᱛᱤᱭᱟᱜ ᱧᱩᱛᱩᱢ ᱛᱮ ᱮᱱᱮᱡ ᱮ ᱩᱰᱩᱠ ᱠᱟᱱᱟ

ᱛᱚ ᱚᱱᱟ ᱨᱮᱭᱟᱜ ᱨᱮᱡᱟᱞᱴ ᱨᱮᱱᱟᱜ ᱫᱤᱱ ᱠᱟᱱᱟ ᱛᱮᱦᱮᱧ ᱫᱚ ᱟᱨ ᱚᱱᱟ ᱨᱟᱥᱴᱨᱚᱯᱚᱛᱤ ᱯᱚᱫ ᱨᱮ ᱵᱟᱨᱭᱟ ᱠᱮᱱᱰᱤᱰᱮᱴ ᱠᱤᱱ ᱛᱟᱦᱮᱸ ᱠᱟᱱᱟ ᱢᱤᱫᱴᱮᱡ ᱫᱚ ᱮᱱᱰᱤᱮ ᱠᱷᱚᱡ ᱟᱨ ᱢᱤᱫᱴᱮᱡ ᱫᱚ ᱭᱩᱯᱤᱮ ᱠᱷᱚᱡ ᱟᱨ ᱮᱱᱰᱤᱮ ᱠᱷᱚᱡ ᱫᱚ ᱚᱠᱚᱭ ᱛᱟᱦᱮᱸ ᱠᱟᱱᱟ ᱩᱱᱤ ᱫᱚ ᱟᱵᱚ ᱥᱟᱱᱛᱟᱞ ᱨᱮᱱ ᱠᱟᱱᱟᱭ ᱫᱨᱚᱯᱚᱫᱤ ᱢᱩᱨᱢᱩ ᱟᱨ ᱭᱩᱯᱤᱮ ᱠᱷᱚᱡ ᱚᱠᱚᱭ ᱛᱟᱦᱮᱸ ᱠᱟᱱᱟ ᱩᱱᱤ ᱫᱚ ᱭᱟᱥᱣᱟᱱ ᱥᱤᱝ ᱚ ᱥᱤᱱᱦᱟ ᱭᱟᱥᱣᱟᱱ ᱥᱤᱱᱦᱟ ᱱᱩᱭ ᱱᱩᱭ ᱢᱟᱥᱮ ᱱᱚᱰᱮ ᱞᱮ ᱵᱩᱡᱷᱟᱹᱣ ᱫᱤᱧᱟ ᱟᱹᱰᱤ ᱠᱷᱟᱛᱨᱟ ᱜᱮᱭᱟ ᱱᱩᱭ ᱦᱚᱸ ᱭᱟᱥᱣᱟᱱ ᱥᱤᱱᱦᱟ ᱟᱪᱪᱷᱟ ᱴᱷᱤᱠ ᱜᱮᱭᱟ ᱛᱚᱵᱮ ᱟᱵᱚ ᱵᱷᱟᱨᱚᱛ ᱫᱤᱥᱚᱢ ᱨᱮᱱ ᱵᱷᱟᱨᱚᱛ ᱫᱤᱥᱚᱢ ᱢᱤᱫᱴᱮᱱ ᱫᱤᱥᱚᱢ ᱪᱟᱞᱟᱣᱤᱡ ᱡᱩᱫᱤ ᱟᱵᱚ ᱥᱟᱱᱛᱟᱲ ᱠᱷᱚᱱᱮ ᱦᱩᱭᱩᱜ ᱠᱟᱱᱟ ᱛᱚ ᱛᱤᱱᱟᱹᱜ ᱜᱩᱨᱚᱵ ᱨᱮᱱᱟᱜ ᱠᱟᱛᱷᱟ ᱠᱟᱱᱟ ᱵᱟᱝ ᱦᱳ ᱟᱪᱪᱷᱟ ᱴᱷᱤᱠ ᱜᱮᱭᱟ ᱛᱚ ᱚᱱᱟ ᱤᱱᱟᱹᱜ ᱜᱩᱨᱩᱯ ᱨᱮᱱᱟᱜ ᱠᱟᱛᱷᱟ ᱠᱟᱱ ᱤᱭᱟᱹᱛᱮ ᱟᱵᱚ ᱫᱚ ᱨᱟᱹᱥᱠᱟᱹ ᱡᱟᱹᱨᱩᱲᱟ ᱟᱫᱚ ᱚᱱᱟ ᱤᱭᱟᱹᱛᱮ ᱟᱞᱮ ᱴᱚᱞᱟ ᱚᱱᱟ ᱤᱭᱟᱹᱛᱮ ᱟᱞᱮ ᱴᱚᱞᱟ ᱠᱷᱚᱱ ᱪᱮᱫ ᱞᱮ ᱠᱩᱨᱩᱢᱩᱴᱩ ᱠᱟᱜᱼᱟ ᱵᱟᱰᱟᱭ ᱯᱮ ᱟᱞᱮ ᱴᱚᱞᱟ ᱠᱷᱚᱱ ᱢᱤᱫᱴᱮᱱ ᱡᱳᱠ ᱞᱮᱠᱟ ᱠᱟᱱᱟ ᱟᱢᱜᱩᱲᱤ ᱠᱚ ᱢᱮᱛᱟᱜᱼᱟ ᱟᱫᱚ ᱚᱸᱰᱮ ᱟᱞᱮ ᱴᱚᱞᱟ ᱠᱷᱚᱱ ᱵᱚᱞᱮ ᱟᱢᱜᱩᱲᱤ ᱫᱷᱟᱹᱵᱤᱡ ᱞᱮ ᱮᱱᱮᱡ ᱪᱟᱞᱟᱜᱼᱟ ᱮᱱᱮᱡ ᱛᱮᱞᱮ ᱪᱟᱞᱟᱜᱼᱟ ᱟᱨ ᱮᱱᱮᱡ ᱛᱮᱞᱮ ᱦᱤᱡᱩᱜᱼᱟ ᱟᱫᱚ ᱱᱩᱠᱩ ᱯᱮ ᱧᱮᱞ ᱫᱟᱲᱮ ᱠᱟᱱᱟ ᱱᱩᱠᱩ ᱫᱚ ᱟᱞᱮ ᱴᱚᱞᱟ ᱠᱷᱚᱱᱟᱜ ᱚᱠᱟ ᱠᱩᱨᱩᱢᱩᱴᱩ ᱨᱮ ᱱᱚᱜᱼᱚᱭ ᱯᱮ ᱧᱮᱞ ᱫᱟᱲᱮ ᱠᱚ ᱠᱟᱱᱟ ᱟᱞᱮ ᱫᱚᱞ ᱡᱚᱨᱟ ᱴᱷᱮᱡ ᱠᱷᱚᱡ ᱟᱢᱜᱩᱲᱤ ᱫᱷᱟᱹᱵᱤᱡ ᱢᱟᱱᱮ ᱮᱱᱮᱡ ᱛᱮᱞᱮ ᱪᱟᱞᱟᱜᱼᱟ ᱟᱨ ᱮᱱᱮᱡ ᱛᱮᱞᱮ ᱦᱤᱡᱩᱜᱼᱟ ᱚᱱᱟ ᱫᱚ ᱵᱚᱞᱮ ᱟᱞᱮᱭᱟᱜ ᱟᱛᱳ ᱠᱷᱚᱱᱟᱜ ᱵᱚᱞᱮ ᱨᱟᱹᱥᱠᱟᱹ ᱛᱮ ᱪᱮᱫᱟᱜ ᱥᱮ ᱵᱷᱟᱨᱚᱛ ᱫᱤᱥᱚᱢ ᱨᱮ ᱫᱤᱥᱚᱢ ᱪᱟᱞᱟᱣ ᱦᱩᱭ ᱞᱮᱠᱟᱱᱮ ᱡᱩᱫᱤ ᱢᱤᱫᱴᱮᱡ ᱟᱵᱚ ᱥᱟᱱᱛᱟᱞ ᱠᱚᱱᱮ ᱦᱩᱭᱩᱜᱼᱟ ᱟᱨ ᱱᱚᱰᱮ ᱥᱤᱞᱟ ᱴᱩᱰᱩ ᱮᱠᱫᱚᱢ ᱫᱨᱚᱯᱚᱫᱤ ᱢᱩᱨᱢᱩ ᱨᱟᱥᱴᱨᱚᱯᱚᱛᱤ ᱦᱩᱭᱩᱜ ᱠᱟᱱ ᱤᱭᱟᱹᱛᱮ ᱟᱹᱰᱤ ᱨᱮᱸᱜᱟᱣ ᱠᱩᱥᱤ ᱦᱩᱭᱩᱜ ᱠᱟᱱᱟ ᱚᱱᱟᱛᱮ ᱮᱱᱮᱡᱚᱜ ᱠᱟᱱᱟ ᱟᱹᱰᱤ ᱨᱮᱸᱜᱟᱣ ᱥᱮᱨᱮᱧ ᱢᱮ ᱥᱮᱨᱮᱧ ᱥᱮᱨᱮᱧ ᱳᱭᱮᱞᱠᱟᱢ ᱳᱭᱮᱞᱠᱟᱢ ᱳᱭᱮᱞᱠᱟᱢ ᱳᱭᱮᱞᱠᱟᱢ

ᱨᱟᱹᱥᱠᱟᱹᱛᱮ ᱮᱱᱮᱡ ᱮᱱᱮᱡ ᱛᱮ ᱱᱤᱛᱚᱜ ᱫᱚ ᱟᱢᱜᱩᱲᱤ ᱞᱮ ᱛᱤᱭᱟᱹᱜ ᱠᱮᱫᱟ ᱟᱨ ᱱᱚᱜᱼᱚᱭ ᱱᱚᱣᱟ ᱡᱟᱭᱜᱟ ᱨᱮᱜᱮ ᱦᱟᱸᱜ ᱟᱞᱮ ᱵᱟᱨ ᱯᱮ ᱟᱠᱷᱲᱟ ᱞᱮ ᱮᱱᱮᱡᱚᱜᱼᱟ ᱟᱨ ᱱᱚᱸᱰᱮ ᱠᱷᱚᱱᱟᱜ ᱜᱮᱞᱮ ᱨᱩᱣᱟᱹᱲᱚᱜᱼᱟ

ᱱᱚᱰᱮ ᱮᱱᱮᱡ ᱮᱱᱮᱡ ᱛᱮᱞᱮ ᱦᱮᱡ ᱮᱱᱟ ᱱᱚᱣᱟ ᱫᱚ ᱟᱞᱮᱭᱟᱜ ᱟᱢ ᱱᱚᱣᱟ ᱫᱚ ᱟᱞᱮᱭᱟᱜ ᱟᱢ ᱜᱩᱲᱤ ᱠᱟᱱᱟ ᱛᱟᱭᱚᱢ ᱥᱮᱫ ᱫᱚ ᱧᱮᱞ ᱫᱟᱲᱮᱭᱟᱜ ᱠᱟᱱᱟ ᱯᱮ ᱛᱟᱭᱚᱢ ᱥᱮᱫ ᱨᱮᱫᱚ ᱯᱮ ᱧᱮᱞ ᱫᱟᱲᱮᱭᱟᱜ ᱠᱟᱱᱟ ᱰᱚᱱ ᱵᱚᱥᱠᱚ ᱥᱠᱩᱞ ᱟᱢ ᱜᱩᱲᱤ ᱟᱨ ᱱᱚᱣᱟ ᱟᱢ ᱜᱩᱲᱤ ᱨᱮ ᱦᱮᱡ ᱠᱟᱛᱮ ᱱᱚᱰᱮ ᱜᱮ ᱯᱮ ᱟᱠᱷᱲᱟ ᱜᱟᱱ ᱞᱮ ᱮᱱᱮᱡ ᱮᱱᱟ ᱱᱤᱛᱚᱜ ᱮᱱᱮᱡ ᱮᱱᱮᱡ ᱛᱮ ᱟᱨᱦᱚᱸ ᱫᱚᱞ ᱡᱷᱚᱨᱟ ᱞᱮ ᱮᱱᱮᱡ ᱪᱟᱞᱟᱜᱼᱟ ᱟᱞᱮ ᱟᱛᱳ ᱟᱫᱚ ᱦᱮᱸ ᱦᱟᱱᱮ ᱯᱮ ᱧᱮᱞ ᱧᱟᱢᱮᱫ ᱣᱮ ᱴᱩ ᱫᱚᱞ ᱡᱷᱚᱨᱟ ᱚᱱᱟ ᱛᱮᱜᱮ ᱟᱞᱮ ᱟᱛᱳ ᱫᱚ ᱦᱟᱱᱛᱮ ᱯᱩᱨᱩᱵ ᱥᱮᱫ ᱪᱟᱞᱟᱜ ᱡᱟᱹᱨᱩᱲᱟ

Congratulations, Draupadi Murmu! Congratulations, Draupadi Murmu! ᱟᱫᱚ ᱱᱩᱭ ᱜᱚᱜᱚ ᱫᱨᱚᱯᱚᱫᱤ ᱢᱩᱨᱢᱩ ᱧᱩᱛᱩᱢ ᱛᱮ ᱨᱟᱹᱥᱠᱟᱹ ᱵᱟᱲᱟ ᱠᱟᱛᱮ ᱢᱩᱪᱟᱹᱫ ᱨᱮᱫᱚ ᱠᱚᱢ ᱠᱷᱟᱨᱪᱟ ᱛᱮ ᱠᱷᱟᱹᱡᱟᱹᱲᱤ ᱟᱨ ᱪᱟ ᱫᱟᱜ ᱞᱮ ᱧᱩ ᱠᱮᱫᱟ ᱟᱨ ᱱᱚᱸᱰᱮ ᱜᱮᱞᱮ ᱵᱤᱫᱟᱹ ᱵᱟᱲᱟᱭᱮᱱᱟ ᱟᱨ ᱱᱚᱜᱼᱚᱭ ᱱᱚᱜᱼᱚᱭ ᱡᱮ ᱵᱚᱱ ᱧᱮᱞ ᱠᱮᱫ ᱱᱚᱣᱟ ᱫᱚ ᱟᱞᱮ ᱟᱥᱟᱢ ᱨᱮᱭᱟᱜ ᱠᱚᱠᱲᱟᱡᱷᱟᱲ ᱰᱤᱥᱴᱨᱤᱠᱴ ᱨᱮᱭᱟᱜ ᱠᱟᱱᱟ ᱱᱚᱣᱟ ᱱᱟᱠᱷᱟ ᱨᱮᱫᱚ ᱵᱮᱸᱡᱚ ᱵᱮᱸᱡᱚ ᱠᱩᱲᱤ ᱠᱚ ᱢᱮᱱᱟᱜ ᱠᱮᱫᱟ ᱞᱮᱭᱟ ᱪᱟ ᱫᱟᱜ ᱞᱮ ᱧᱩᱭᱫᱟ ᱵᱟᱝ ᱨᱟᱜᱽ ᱢᱮ ᱨᱟᱜᱽ ᱢᱮ ᱨᱟᱜᱽ ᱢᱮ